ᱢᱟᱱᱮ ᱩᱱᱤ ᱨᱮᱱ ᱤᱧ ᱫᱚ ᱥᱚᱦᱚᱡᱳᱜᱤᱛᱟ ᱠᱟᱹᱱᱟᱹᱧ ᱟᱪᱪᱷᱟ ᱟᱪᱪᱷᱟ ᱪᱮᱫᱟᱜ ᱵᱟᱠᱚ ᱠᱳᱞᱮᱫ ᱠᱚᱣᱟ ᱵᱟᱲᱟᱭ ᱟᱯᱮ ᱪᱮᱫᱟᱜ ᱵᱟᱠᱚ ᱛᱚ ᱥᱟᱱᱟᱢ ᱠᱚ ᱡᱚᱦᱟᱨ ᱜᱮ ᱤᱧ ᱜᱮ ᱯᱤ ᱮᱥ ᱡᱤ ᱮᱠᱥ ᱴᱩ ᱮᱠᱥ ᱪᱮᱱᱮᱞ ᱯᱟᱦᱴᱟ ᱠᱷᱚᱱ ᱟᱯᱮ ᱠᱚ ᱥᱟᱹᱜᱩᱱᱟ ᱛᱟᱸᱫᱟᱨᱟ ᱡᱟᱦᱟᱸ ᱠᱚ ᱛᱮᱦᱮᱧ ᱫᱚ ᱟᱹᱰᱤ ᱫᱩᱠ ᱵᱩᱡᱷᱟᱹᱣᱮᱱᱟ ᱪᱮᱫᱟᱜ ᱥᱮ ᱡᱟᱦᱟᱸᱭ ᱟᱵᱚ ᱚᱞ ᱪᱤᱠᱤ ᱤᱛᱩᱱ ᱟᱥᱲᱟ ᱟᱨ ᱵᱟᱝ ᱜᱤᱫᱽᱨᱟᱹ ᱠᱚ ᱡᱟᱦᱟᱸᱭ ᱥᱮᱬᱟ ᱟᱠᱚ ᱠᱟᱱ ᱛᱟᱦᱮᱸᱫ ᱩᱱᱤ ᱛᱮᱦᱮᱧ ᱟᱹᱰᱤ ᱫᱩᱠ ᱦᱟᱨᱠᱮᱛ ᱟᱨ ᱵᱟᱝ ᱛᱮᱦᱮᱧ ᱟᱡᱟᱜ ᱩᱱᱤ ᱤᱛᱩᱱ ᱟᱥᱲᱟ ᱠᱚ ᱵᱚᱱᱫᱽ ᱟᱠᱟᱱ ᱛᱟᱭᱟ ᱢᱮᱱᱠᱷᱟᱱ ᱪᱮᱫᱟᱜ ᱵᱚᱱᱫᱚ ᱮᱱ ᱛᱟᱭᱟ ᱪᱮᱫ ᱠᱷᱟᱹᱛᱤᱨ ᱵᱚᱱᱫᱚ ᱮᱱ ᱛᱟᱭᱟ ᱱᱚᱣᱟ ᱠᱚᱢᱟ ᱵᱟᱝ ᱵᱚᱱ ᱵᱟᱲᱟᱭ ᱟᱠᱟᱫᱼᱟ ᱚᱱᱟ ᱠᱚᱜᱮ ᱵᱟᱲᱟᱭ ᱞᱟᱹᱜᱤᱫ ᱠᱷᱟᱱ ᱱᱚᱣᱟ ᱵᱷᱤᱰᱭᱳ ᱨᱮ ᱠᱚᱱᱴᱤᱱᱤᱭᱩ ᱵᱚᱱ ᱛᱟᱦᱮᱱ ᱢᱟ ᱟᱨ ᱱᱚᱣᱟ ᱵᱷᱤᱰᱭᱳ ᱯᱷᱟᱥᱴ ᱠᱷᱚᱱ ᱞᱟᱥᱴ ᱦᱟᱹᱨᱤᱡ ᱵᱚᱱ ᱧᱮᱞ ᱢᱟ ᱤᱱᱟᱹ ᱠᱷᱟᱱ ᱡᱚᱛᱚ ᱠᱟᱛᱷᱟ ᱵᱚᱱ ᱵᱟᱲᱟᱭ ᱫᱟᱲᱮᱭᱟᱜᱼᱟ ᱵᱚᱭᱦᱟ ᱠᱚ ᱡᱟᱦᱟᱸᱭ ᱠᱚᱜᱮ ᱱᱟᱦᱟᱜ ᱱᱚᱣᱟ ᱤᱫᱤ ᱠᱟᱛᱮᱫ ᱥᱚᱲᱚ ᱡᱚᱱᱛᱨᱚ ᱵᱚᱱ ᱪᱟᱹᱞᱩ ᱞᱮᱫ ᱟᱨ ᱵᱟᱝ ᱵᱚᱱ ᱪᱟᱹᱞᱩᱭᱮᱫ ᱩᱱᱠᱩ ᱠᱚᱴᱷᱮᱱ ᱢᱤᱫᱴᱮᱱ ᱨᱤᱠᱩᱭᱮᱥᱴ ᱛᱟᱦᱮᱱ ᱠᱟᱱᱟ ᱡᱮ ᱱᱚᱣᱟ ᱫᱚ ᱟᱯᱮ ᱫᱚ ᱮᱠᱪᱩᱞᱤ ᱵᱮᱥᱟᱜ ᱫᱚ ᱵᱟᱯᱮ ᱠᱟᱹᱢᱤ ᱠᱟᱱᱟ ᱱᱚᱣᱟ ᱫᱚ ᱟᱹᱰᱤ ᱢᱟᱨᱟᱝ ᱵᱷᱩᱞ ᱯᱮ ᱠᱟᱹᱢᱤ ᱠᱟᱱᱟ ᱡᱟᱦᱟᱸᱭ ᱡᱟᱱᱟᱢ ᱟᱭᱳ ᱢᱟᱱᱮ ᱡᱟᱦᱟᱸᱭ ᱢᱟᱞᱚᱛᱤ ᱢᱩᱨᱢᱩ ᱛᱮᱦᱮᱧ ᱟᱵᱚ ᱨᱮᱱ ᱜᱤᱫᱟᱹᱨ ᱯᱤᱫᱟᱹᱨ ᱠᱚ ᱵᱷᱟᱹᱜᱤ ᱰᱟᱦᱟᱨ ᱛᱮ ᱟᱹᱭᱩᱨ ᱞᱮᱫ ᱠᱚᱣᱟ ᱩᱱᱠᱩ ᱛᱮᱦᱮᱧ ᱟᱵᱚ ᱵᱚᱱ ᱡᱟᱸᱜᱮ ᱫᱟᱨᱟᱢ ᱟᱹᱰᱤ ᱢᱟᱨᱟᱝ ᱠᱷᱟᱨᱟᱯ ᱡᱤᱱᱤᱥ ᱜᱮ ᱵᱩᱡᱷᱟᱹᱜ ᱠᱟᱱᱟ ᱟᱨ ᱡᱚᱛᱚ ᱦᱚᱲ ᱜᱮ ᱱᱚᱣᱟ ᱫᱚᱠᱚ ᱢᱮᱱᱟ ᱱᱚᱣᱟ ᱫᱚ ᱵᱮᱥᱟᱜ ᱠᱟᱱᱟ ᱥᱮ ᱠᱷᱟᱨᱟᱯᱟᱜ ᱠᱟᱱᱟ ᱢᱮᱱᱛᱮ ᱛᱚ ᱵᱚᱭᱦᱟ ᱠᱚ ᱛᱚᱵᱮ ᱫᱮᱞᱟ ᱵᱚᱱ ᱚᱱᱟ ᱵᱷᱤᱰᱭᱳ ᱵᱚᱱ ᱟᱸᱡᱚᱢ ᱞᱮᱜᱮ ᱟᱨ ᱡᱟᱦᱟᱸᱭ ᱢᱮᱱᱟᱭ ᱠᱟᱫᱮᱭᱟ ᱢᱟᱞᱚᱛᱤ ᱫᱤᱫᱤ ᱥᱚᱦᱚᱡᱳᱜᱤᱛᱟ ᱩᱱᱤ ᱪᱮᱫ ᱮ ᱞᱟᱹᱭ ᱟᱠᱟᱫᱼᱟ ᱩᱱᱤᱭᱟᱜ ᱠᱟᱛᱷᱟ ᱠᱟᱹᱴᱤᱡ ᱵᱚᱱ ᱟᱸᱡᱚᱢ ᱞᱮᱜᱮ ᱤᱱᱟᱹ ᱯᱚᱨᱮ ᱵᱚᱱ ᱨᱚᱯᱚᱲᱟ ᱩᱱᱤ ᱨᱮᱱ ᱤᱧ ᱫᱚ ᱥᱚᱦᱚᱡᱳᱜᱤᱛᱟ ᱠᱟᱹᱱᱟᱹᱧ ᱪᱮᱫᱟᱜ ᱵᱟᱠᱚ ᱠᱳᱞᱮᱫ ᱠᱚᱣᱟ ᱵᱟᱲᱟᱭᱟᱯᱮ ᱪᱮᱫᱟᱜ ᱵᱟᱠᱚ ᱠᱩᱞᱮᱫ ᱠᱚᱣᱟ ᱚᱱᱟ ᱫᱚ ᱥᱟᱨ ᱵᱟᱞᱮ ᱢᱮᱱ ᱦᱚᱪᱚ ᱫᱟᱲᱮᱭᱟᱜ ᱠᱟᱱᱟ ᱢᱮᱱᱠᱷᱟᱱ ᱟᱹᱛᱩ ᱴᱚᱞᱟ ᱨᱮᱱ ᱦᱚᱲ ᱠᱚᱠᱚ ᱡᱟᱣᱨᱟ ᱞᱮᱱ ᱛᱟᱦᱮᱸᱫ ᱟᱫᱚ ᱱᱚᱜᱼᱚᱭ ᱡᱟᱦᱟᱸ ᱵᱷᱤᱰᱤᱭᱳ ᱵᱟᱭᱨᱟᱞ ᱟᱠᱟᱱ ᱦᱟᱸᱜ ᱚᱱᱟ ᱵᱷᱤᱰᱤᱭᱳ ᱵᱟᱭᱨᱟᱞ ᱟᱠᱟᱱ ᱠᱷᱚᱱ ᱦᱟᱸᱜ ᱟᱹᱛᱩ ᱨᱮᱱ ᱦᱚᱲ ᱠᱚ ᱢᱤᱫ ᱠᱟᱹᱴᱤᱡ ᱪᱮᱫ ᱠᱚ ᱢᱮᱱᱟ ᱦᱤᱥᱠᱟᱹ ᱥᱮ ᱪᱮᱫ ᱞᱮᱠᱟ ᱠᱚ ᱵᱩᱡᱷᱟᱹᱣ ᱟᱠᱟᱫ ᱞᱮᱭᱟ

ᱦᱮᱸ ᱟᱛᱳ ᱨᱮ ᱫᱩᱲᱩᱵ ᱠᱟᱛᱮ ᱵᱟᱯᱮ ᱜᱟᱞᱢᱟᱨᱟᱣ ᱠᱟᱱᱟ ᱟᱫᱚ ᱟᱞᱮ ᱦᱚᱸ ᱫᱩᱲᱩᱵ ᱫᱚ ᱫᱩᱲᱩᱵ ᱜᱮ ᱢᱮᱱᱠᱷᱟᱱ ᱟᱞᱮ ᱦᱚᱸ ᱵᱟᱠᱚ ᱞᱟᱹᱭ ᱠᱟᱫ ᱞᱮᱭᱟ ᱡᱮ ᱟᱯᱮ ᱠᱷᱟᱹᱛᱤᱨ ᱛᱮ ᱥᱮ ᱪᱮᱫ ᱠᱷᱟᱹᱛᱤᱨ ᱛᱮ ᱦᱟᱸᱜ ᱢᱤᱴᱤᱝ ᱫᱚᱞᱮ ᱫᱚᱦᱚᱭᱮᱫᱟ ᱚᱱᱟ ᱫᱚ ᱦᱟᱸᱜ ᱵᱟᱠᱚ ᱞᱟᱹᱭ ᱠᱟᱫ ᱞᱮᱭᱟ ᱞᱟᱦᱟ ᱥᱮᱱ ᱫᱚ ᱵᱟᱞᱮ ᱵᱟᱲᱟᱭᱟ ᱟᱨ ᱡᱚᱠᱷᱚᱱ ᱦᱟᱸᱜ ᱢᱤᱴᱤᱝ ᱠᱚ ᱫᱩᱲᱩᱵ ᱠᱟᱱᱟ ᱢᱤᱴᱤᱝ ᱥᱟᱹᱛ ᱠᱮᱫᱟ ᱠᱚ ᱛᱚᱠᱷᱚᱱ ᱦᱟᱸᱜ ᱟᱞᱮ ᱨᱮᱱ ᱱᱩᱭ ᱡᱟᱦᱟᱸᱭ ᱢᱟᱞᱚᱛᱤ ᱫᱤ ᱨᱮᱱ ᱤᱭᱟᱹ

ᱦᱮᱸ ᱟᱹᱛᱩ ᱠᱷᱚᱱ ᱵᱟᱦᱨᱮ ᱨᱮ ᱢᱟᱱᱮ ᱠᱤ ᱚᱱᱟ ᱯᱨᱟᱭᱢᱟᱨᱤ ᱥᱠᱩᱞ ᱢᱮᱱᱟᱜᱼᱟ ᱚᱱᱟ ᱴᱷᱮᱡ ᱢᱤᱫᱴᱤᱡ ᱢᱟᱴᱷ ᱢᱮᱱᱟᱜᱼᱟ ᱚᱸᱰᱮ ᱟᱹᱛᱩ ᱨᱮᱱ ᱦᱚᱲ ᱠᱚ ᱦᱚᱦᱚᱣᱟᱭ ᱠᱟᱱᱟ ᱚᱸᱰᱮ ᱦᱤᱡᱩᱜ ᱦᱮᱸ ᱟᱫᱚ ᱢᱮᱱᱠᱷᱟᱱ ᱩᱱᱤ ᱫᱚᱭ ᱢᱮᱱᱫᱟ ᱤᱧ ᱛᱚ ᱫᱳᱥ ᱫᱚ ᱵᱟᱹᱧ ᱫᱳᱥ ᱠᱟᱫᱟ ᱤᱧ ᱫᱚ ᱵᱷᱟᱹᱞᱤ ᱞᱟᱹᱜᱤᱫ ᱤᱧ ᱠᱟᱹᱢᱤᱭᱮᱫᱟ ᱢᱮᱱᱠᱷᱟᱱ ᱟᱯᱮ ᱡᱩᱫᱤ ᱫᱳᱥ ᱯᱮ ᱧᱮᱞ ᱧᱟᱢᱮᱫ ᱛᱤᱧᱟ ᱢᱮᱱᱠᱷᱟᱱ ᱤᱧ ᱴᱷᱮᱡ ᱦᱤᱡᱩᱜ ᱯᱮ ᱟᱨᱵᱚᱱ ᱯᱚᱨᱟᱢᱚᱨᱥᱚᱭᱟ ᱠᱟᱛᱷᱟᱭᱟᱵᱚᱱ ᱵᱷᱟᱹᱞᱤ ᱵᱷᱟᱵᱽᱛᱮ ᱢᱮᱱᱠᱷᱟᱱ ᱩᱱᱠᱩ ᱫᱚ ᱚᱱᱟ ᱫᱚ ᱵᱟᱝ ᱟᱞᱮ ᱫᱚ ᱚᱸᱰᱮ ᱫᱚ ᱵᱟᱞᱮ ᱪᱟᱞᱟᱜᱼᱟ ᱟᱞᱮ ᱫᱚ ᱱᱚᱰᱮ ᱜᱮ ᱦᱤᱡᱩᱜ ᱯᱮ ᱟᱨ ᱢᱮᱱᱠᱷᱟᱱ ᱚᱱᱮ ᱢᱮᱱᱮᱫ ᱛᱟᱦᱮᱱᱟᱠᱚ ᱠᱤᱪᱷᱩ ᱫᱤᱱ ᱢᱟᱲᱟᱝ ᱫᱚ ᱟᱸᱡᱚᱢ ᱵᱟᱲᱟᱜ ᱠᱟᱱ ᱛᱟᱦᱮᱱᱟ ᱠᱤᱪᱷᱩ ᱠᱤᱪᱷᱩ ᱦᱚᱲᱟᱜ ᱢᱚᱪᱟ ᱨᱮ ᱡᱮ ᱵᱟᱝ ᱯᱨᱟᱭᱢᱟᱨᱤ ᱤᱥᱠᱩᱞᱮ ᱵᱟᱹᱲᱤᱡ ᱮᱫᱟ ᱚᱱᱟ ᱫᱤᱭᱮ ᱛᱮ ᱫᱚᱨᱠᱷᱟᱥᱛᱚ ᱞᱮ ᱚᱞᱟ ᱟᱨ ᱞᱮ ᱵᱞᱚᱠ ᱚᱯᱷᱤᱥ ᱨᱮᱞᱮ ᱡᱚᱢᱟ ᱠᱟᱜᱼᱟ ᱚᱱᱟ ᱠᱟᱛᱷᱟ ᱦᱮᱸ ᱟᱞᱮ ᱯᱟᱲᱦᱟᱣ ᱠᱚᱢᱟ ᱚᱱᱟ ᱫᱚ ᱟᱹᱛᱩ ᱨᱮᱱ ᱦᱚᱲ ᱠᱚ ᱞᱟᱹᱭᱮᱫᱟ ᱦᱮᱸ ᱟᱹᱛᱩ ᱨᱮᱱ ᱦᱚᱲ ᱚᱱᱟ ᱫᱚ

ᱴᱷᱤᱠ ᱟᱪᱷᱮ ᱜᱚᱲᱚ ᱨᱮ ᱛᱟᱦᱮᱱ ᱵᱤᱱ ᱯᱟᱲᱦᱟᱣ ᱠᱟᱛᱮ ᱟᱞᱮ ᱠᱚ ᱢᱮᱱᱟᱜ ᱞᱮᱭᱟ ᱛᱚ ᱵᱚᱭᱦᱟ ᱠᱚ ᱟᱸᱡᱚᱢ ᱠᱮᱫ ᱜᱮᱭᱟᱵᱚᱱ ᱱᱚᱰᱮ ᱠᱷᱚᱱ ᱱᱩᱭ ᱫᱤᱫᱤ ᱪᱮᱫ ᱮ ᱢᱮᱱ ᱠᱮᱫᱼᱟ ᱡᱟᱦᱟᱸᱭ ᱢᱟᱞᱚᱛᱤ ᱥᱚᱦᱚᱡᱳᱜᱤᱛᱟ ᱩᱱᱤ ᱪᱮᱫ ᱮ ᱞᱟᱹᱭ ᱠᱮᱫᱼᱟ ᱱᱚᱣᱟ ᱥᱠᱩᱞ ᱵᱤᱥᱚᱭ ᱛᱮ ᱟᱨ ᱵᱟᱝ ᱪᱮᱫ ᱠᱷᱟᱹᱛᱤᱨ ᱱᱚᱣᱟ ᱥᱠᱩᱞ ᱨᱮ ᱜᱤᱫᱽᱨᱟᱹ ᱵᱟᱝ ᱠᱚ ᱦᱤᱡᱩᱜ ᱠᱟᱱᱟ ᱟᱨ ᱪᱮᱫᱟᱜ ᱵᱚᱱᱫᱚ ᱟᱠᱟᱱᱟ ᱚᱱᱟ ᱠᱚ ᱤᱫᱤ ᱠᱟᱛᱮ ᱡᱟᱦᱟᱸ ᱢᱤᱫ ᱵᱟᱨ ᱯᱚᱫᱮ ᱞᱟᱹᱭ ᱠᱮᱫ ᱜᱮᱭᱟ ᱡᱚᱛᱚ ᱦᱚᱲ ᱵᱚᱱ ᱟᱸᱡᱚᱢ ᱠᱮᱫᱼᱟ ᱛᱚ ᱥᱟᱹᱨᱤ ᱢᱟ ᱥᱟᱹᱨᱤ ᱜᱮ ᱦᱤᱥᱟᱹ ᱡᱟᱦᱟᱸᱭ ᱦᱤᱥᱟᱹ ᱦᱟᱢ ᱠᱷᱟᱱ ᱫᱚ ᱟᱹᱰᱤ ᱜᱟᱱᱮ ᱪᱷᱚᱵᱤ ᱫᱟᱲᱮᱭᱟᱜᱼᱟ ᱟᱹᱰᱤ ᱜᱟᱱᱮ ᱵᱟᱦᱟᱱᱟ ᱫᱟᱲᱮᱭᱟᱜᱼᱟ ᱟᱨ ᱚᱱᱟ ᱟᱹᱛᱩ ᱨᱮᱱ ᱦᱚᱸ ᱡᱟᱦᱟᱸᱭ ᱜᱮ ᱵᱟᱵᱟ ᱛᱟᱠᱚ ᱠᱚ ᱢᱮᱱᱟᱜ ᱟᱠᱟᱫ ᱠᱚ ᱡᱟᱦᱟᱸᱭ ᱟᱯᱮ ᱥᱚᱦᱚᱡᱳᱜᱤᱛᱟ ᱮᱢ ᱠᱟᱛᱮᱫ ᱛᱮᱦᱤᱧ ᱚᱱᱟ ᱤᱥᱠᱩᱞ ᱯᱮ ᱵᱮᱨᱮᱫ ᱞᱮᱫ ᱛᱟᱦᱮᱸᱫ ᱩᱱᱠᱩ ᱠᱚ ᱤᱧ ᱱᱤᱱᱟᱹᱝ ᱜᱤᱧ ᱢᱮᱛᱟ ᱟᱠᱚᱣᱟ ᱡᱮ ᱟᱜᱟᱢ ᱫᱤᱱ ᱨᱮ ᱟᱯᱮ ᱦᱚᱸ ᱩᱭᱦᱟᱹᱨ ᱯᱮ ᱟᱜᱟᱢ ᱫᱤᱱ ᱨᱮ ᱟᱯᱮ ᱨᱮᱱ ᱜᱤᱫᱟᱹᱨ ᱯᱤᱫᱟᱹᱨ ᱠᱚᱣᱟᱜ ᱵᱷᱚᱵᱤᱥᱥᱚᱛ ᱱᱚᱥᱴᱚᱜ ᱠᱟᱱᱟ ᱛᱚ ᱚᱱᱟ ᱠᱚ ᱩᱭᱦᱟᱹᱨ ᱠᱟᱛᱮᱫ ᱟᱯᱮ ᱛᱮᱦᱤᱧ ᱦᱚᱲᱟᱜ ᱞᱟᱹᱭᱛᱮ ᱦᱚᱲᱟᱜ ᱠᱟᱛᱷᱟ ᱛᱮ ᱦᱚᱲᱟᱜ ᱪᱷᱚᱵᱤ ᱛᱮ ᱛᱮᱦᱤᱧ ᱟᱯᱮ ᱱᱩᱱᱟᱹᱜ ᱢᱟᱨᱟᱝ ᱵᱷᱩᱞ ᱰᱤᱥᱤᱥᱮᱱ ᱛᱮᱯᱮ ᱛᱟᱲᱟᱢᱮᱫᱼᱟ ᱱᱚᱣᱟ ᱫᱚ ᱟᱹᱰᱤ ᱢᱟᱨᱟᱝ ᱵᱷᱩᱞ ᱯᱮ ᱠᱟᱹᱢᱤ ᱠᱟᱱᱟ ᱛᱚ ᱵᱟᱵᱟ ᱠᱚ ᱡᱟᱦᱟᱸᱭ ᱜᱮ ᱢᱮᱱᱟᱜ ᱟᱠᱟᱫ ᱯᱮ ᱚᱱᱟ ᱟᱹᱛᱩ ᱨᱮᱱ ᱥᱮᱨᱮᱧ ᱡᱮᱞᱮᱧ ᱟᱹᱛᱩ ᱨᱮᱱ ᱡᱟᱦᱟᱸ ᱜᱮ ᱢᱮᱱᱟᱜ ᱟᱠᱟᱫ ᱯᱮ ᱡᱮᱞᱮᱧ ᱥᱮᱞᱮᱧ ᱟᱹᱛᱩ ᱨᱮᱱ ᱵᱟᱵᱟ ᱠᱚ ᱦᱟᱲᱟᱢ ᱠᱚ ᱟᱨᱠᱤ ᱫᱟᱫᱟ ᱠᱚ ᱡᱟᱦᱟᱸ ᱠᱚᱜᱮ ᱱᱟᱦᱟᱜ ᱟᱯᱮ ᱥᱚᱦᱚᱡᱳᱜᱤᱛᱟ ᱠᱟᱛᱮᱫ ᱛᱮᱦᱮᱧ ᱚᱱᱟ ᱥᱠᱩᱞ ᱯᱮ ᱵᱮᱨᱮᱫ ᱨᱟᱠᱟᱵ ᱞᱮᱫ ᱛᱟᱦᱮᱸᱫ ᱢᱮᱱᱠᱷᱟᱱ ᱚᱱᱟ ᱥᱠᱩᱞ ᱫᱚ ᱵᱷᱟᱹᱜᱤ ᱛᱮᱜᱮ ᱪᱟᱹᱞᱩᱭ ᱛᱟᱵᱚᱱ ᱯᱮ ᱟᱨ ᱡᱟᱦᱟᱸ ᱠᱚ ᱜᱤᱫᱽᱨᱟᱹ ᱯᱮ ᱢᱟᱱᱟᱣᱮᱫ ᱠᱚ ᱛᱟᱵᱚᱱᱟ ᱩᱱᱠᱩ ᱜᱤᱫᱽᱨᱟᱹ ᱟᱞᱚ ᱯᱮ ᱢᱟᱱᱟ ᱠᱚᱣᱟ ᱡᱮᱢᱚᱱ ᱢᱟᱞᱚᱛᱤ ᱫᱤᱫᱤ ᱴᱷᱮᱱ ᱜᱤᱫᱽᱨᱟᱹ ᱵᱷᱮᱡᱟ ᱠᱚᱯᱮ ᱟᱨ ᱵᱟᱝ ᱠᱩᱞ ᱠᱚᱯᱮ ᱩᱱᱤ ᱫᱚ ᱠᱷᱟᱨᱟᱯ ᱞᱟᱭᱤᱱ ᱛᱮ ᱵᱟᱭ ᱟᱹᱭᱩᱨ ᱟᱠᱟᱫ ᱠᱚᱣᱟ ᱥᱮ ᱵᱟᱭ ᱟᱹᱭᱩᱨᱮᱫ ᱠᱚᱣᱟ ᱩᱱᱤ ᱫᱚ ᱟᱡᱟᱜ ᱵᱮᱥ ᱞᱟᱭᱤᱱ ᱛᱮ ᱤᱫᱤᱭᱮᱫ ᱠᱚᱣᱟᱭ ᱟᱨ ᱜᱤᱫᱽᱨᱟᱹ ᱦᱟᱜ ᱵᱷᱚᱵᱤᱥᱥᱚᱛ ᱮ ᱰᱮᱵᱷᱞᱚᱯ ᱠᱷᱟᱹᱛᱤᱨ ᱩᱱᱤ ᱟᱡ ᱮ ᱠᱩᱠᱢᱩ ᱟᱠᱟᱫ ᱟᱭ ᱟᱥᱟ ᱟᱠᱟᱫ ᱟᱭ ᱡᱮ ᱟᱵᱚ ᱨᱮᱱ ᱜᱤᱫᱽᱨᱟᱹ ᱵᱷᱚᱵᱤᱥᱥᱚᱛ ᱨᱮ ᱟᱱᱫᱷᱟ ᱟᱞᱚ ᱠᱚ ᱛᱟᱦᱮᱱ ᱢᱟ ᱢᱮᱱᱫᱚ ᱢᱩᱨᱩᱠ ᱟᱞᱚ ᱠᱚ ᱛᱟᱦᱮᱱ ᱢᱟ ᱢᱮᱫ ᱛᱟᱦᱮᱱ ᱛᱩᱞᱩᱡ ᱠᱟᱬᱟ ᱟᱞᱚ ᱠᱚ ᱛᱟᱦᱮᱱ ᱢᱟ ᱚᱱᱟ ᱠᱚ ᱫᱤᱥᱟᱹ ᱠᱟᱛᱮᱫ ᱩᱱᱤ ᱛᱮᱦᱮᱧ ᱟᱵᱚ ᱵᱮᱥ ᱰᱟᱦᱟᱨ ᱛᱮᱭ ᱟᱹᱭᱩᱨᱮᱫ ᱠᱚᱣᱟ ᱢᱮᱱᱠᱷᱟᱱ ᱩᱱᱤ ᱵᱚᱱ ᱡᱟᱸᱜᱮ ᱫᱟᱨᱟᱢᱮ ᱠᱟᱱᱟ ᱟᱨ ᱵᱟᱝ ᱜᱤᱫᱽᱨᱟᱹ ᱵᱟᱵᱚᱱ ᱵᱷᱮᱡᱟᱭᱮᱫ ᱠᱚᱣᱟ ᱱᱚᱣᱟ ᱫᱚ ᱟᱵᱚᱣᱟᱜ ᱜᱟᱹᱰᱤᱭᱟᱱ ᱠᱚᱣᱟᱜ ᱜᱤᱫᱽᱨᱟᱹ ᱠᱚᱣᱟᱜ ᱜᱟᱹᱰᱤᱭᱟᱱ ᱟᱹᱰᱤ ᱢᱟᱨᱟᱝ ᱵᱷᱩᱞ ᱠᱟᱱᱟ ᱛᱮᱦᱮᱧ ᱟᱵᱚ ᱟᱨ ᱢᱤᱫ ᱦᱚᱲᱟᱜ ᱠᱟᱛᱷᱟ ᱛᱮ ᱥᱮᱱ ᱠᱟᱛᱮ ᱛᱮᱦᱮᱧ ᱟᱵᱚ ᱟᱵᱚᱣᱟᱜ ᱡᱚᱢ ᱫᱟᱠᱟ ᱵᱚᱱ ᱥᱚᱦᱚᱨ ᱜᱤᱰᱤ ᱠᱟᱜᱼᱟ ᱠᱤ ᱛᱷᱟᱹᱨᱤ ᱫᱟᱠᱟ ᱨᱮ ᱫᱷᱩᱲᱤ ᱵᱚᱱ ᱮᱨᱟ ᱱᱚᱣᱟ ᱫᱚ ᱟᱹᱰᱤ ᱢᱟᱨᱟᱝ ᱠᱷᱟᱨᱟᱯ ᱡᱤᱱᱤᱥ ᱠᱟᱱᱟ ᱦᱚᱲ ᱫᱚ ᱵᱩᱜᱤ ᱰᱟᱦᱟᱨ ᱛᱮᱫᱚ ᱵᱟᱭ ᱟᱹᱭᱩᱨ ᱢᱮᱭᱟ ᱦᱚᱲᱟᱜ ᱟᱹᱭᱩᱨ ᱫᱚᱵᱚᱱ ᱵᱟᱲᱟᱭ ᱜᱮᱭᱟ ᱡᱚᱛᱚ ᱦᱚᱲ ᱜᱮ ᱩᱱᱤ ᱫᱚ ᱫᱤᱱ ᱥᱟᱨᱟ ᱠᱷᱟᱨᱟᱯ ᱦᱚᱨ ᱜᱮ ᱫᱮᱠᱷᱟᱣ ᱟᱢᱟᱭ ᱢᱮᱱᱠᱷᱟᱱ ᱛᱤᱱ ᱡᱚᱠᱷᱚᱡ ᱟᱢ ᱚᱱᱟ ᱰᱷᱚᱰᱟ ᱨᱮᱢ ᱧᱩᱨᱩᱜᱼᱟ ᱩᱱ ᱡᱚᱠᱷᱚᱡ ᱫᱚ ᱩᱱᱤ ᱦᱚᱲ ᱫᱚ ᱟᱢ ᱫᱚ ᱵᱟᱭ ᱨᱟᱠᱟᱵ ᱢᱮᱭᱟ ᱩᱱᱤ ᱦᱚᱲ ᱫᱚ ᱚᱱᱟ ᱰᱷᱚᱰᱟ ᱨᱮᱜᱮ ᱫᱟᱹᱲ ᱵᱟᱹᱜᱤ ᱦᱚᱴᱚ ᱟᱢᱟ ᱛᱚᱵᱮ ᱟᱯᱮ ᱜᱮ ᱩᱭᱦᱟᱹᱨ ᱛᱟᱵᱚᱱ ᱯᱮ ᱩᱱ ᱡᱚᱠᱷᱚᱡ ᱟᱵᱚ ᱪᱮᱫ ᱵᱚᱱ ᱪᱤᱠᱟᱹᱭᱟᱵᱚ ᱴᱷᱤᱠ ᱛᱮᱦᱮᱧ ᱚᱱᱠᱟ ᱜᱮ ᱟᱯᱮ ᱡᱟᱦᱟᱸᱭ ᱠᱚᱣᱟᱜ ᱵᱩᱫᱷᱤ ᱛᱮᱯᱮ ᱥᱮᱱᱚᱜ ᱠᱟᱱ ᱛᱟᱦᱮᱱᱟ ᱛᱮᱦᱮᱧ ᱱᱩᱠᱩ ᱜᱤᱫᱽᱨᱟᱹ ᱢᱟᱞᱚᱛᱤ ᱫᱤᱫᱤ ᱤᱥᱠᱩᱞ ᱛᱮ ᱵᱟᱝᱯᱮ ᱵᱷᱮᱡᱟᱭᱮᱫ ᱠᱚᱣᱟ ᱩᱱᱤ ᱦᱚᱲ ᱫᱚ ᱛᱤᱱ ᱵᱷᱳᱨ ᱪᱚ ᱦᱟᱸᱜ ᱮ ᱜᱚᱲᱚ ᱟᱯᱮᱭᱟ ᱤᱱᱟᱹ ᱯᱚᱨᱮ ᱫᱚ ᱦᱟᱸᱜ ᱟᱛᱨᱟ ᱨᱮ ᱫᱟᱹᱲ ᱵᱟᱹᱜᱤ ᱟᱯᱮᱭᱟᱭ ᱞᱟᱥ ᱢᱩᱢᱮᱱᱴ ᱨᱮ ᱠᱷᱚᱛᱤ ᱫᱚ ᱚᱠᱚᱭᱟᱜ ᱦᱩᱭᱩᱜᱼᱟ ᱠᱷᱚᱛᱤ ᱫᱚ ᱟᱵᱚ ᱠᱚᱣᱟᱜ ᱜᱮ ᱦᱩᱭᱩᱜᱼᱟ ᱟᱵᱚ ᱨᱮᱱ ᱜᱤᱫᱽᱨᱟᱹ ᱠᱚᱣᱟᱜ ᱵᱷᱚᱵᱤᱥᱥᱚᱛ ᱱᱚᱥᱴᱚᱜ ᱛᱟᱠᱚᱣᱟ ᱚᱱᱟ ᱠᱷᱟᱹᱛᱤᱨ ᱤᱧ ᱢᱮᱱᱮᱫ ᱛᱟᱵᱚᱱᱟ ᱡᱟᱦᱟᱸ ᱜᱮ ᱵᱟᱯᱮ ᱵᱷᱮᱡᱟᱭᱮᱫ ᱠᱚᱣᱟ ᱤᱥᱠᱩᱞ ᱟᱯᱮ ᱱᱤᱦᱟᱹᱛᱤ ᱤᱥᱠᱩᱞ ᱯᱮ ᱵᱷᱮᱡᱟ ᱠᱚᱣᱟ ᱟᱨ ᱡᱟᱦᱟᱸ ᱛᱤᱱᱟᱹᱜ ᱩᱰᱟᱹᱝ ᱠᱚ ᱪᱮᱫ ᱡᱚᱝ ᱠᱟᱱ ᱚᱞ ᱪᱤᱠᱤ ᱛᱮ ᱚᱞ ᱠᱤ ᱵᱟᱝᱞᱟ ᱛᱮ ᱦᱤᱱᱫᱤ ᱛᱮ ᱤᱝᱞᱤᱥ ᱛᱮ ᱡᱟᱦᱟᱸ ᱛᱤᱱᱟᱹᱜ ᱛᱮᱜᱮ ᱠᱚ ᱪᱮᱫ ᱮᱫ ᱢᱟᱞᱚᱛᱤ ᱫᱤᱫᱤᱭᱟᱜ ᱢᱚᱱᱮ ᱛᱤᱱᱟᱹᱝ ᱫᱤᱱ ᱦᱟᱹᱨᱤᱡ ᱮ ᱫᱟᱹᱲ ᱠᱟᱜᱼᱟ ᱯᱟᱲᱦᱟᱣ ᱦᱚᱪᱚᱣᱟᱭ ᱯᱮ ᱜᱤᱫᱽᱨᱟᱹ ᱵᱮᱥᱛᱮ ᱟᱹᱭᱩᱨ ᱥᱩᱛᱩᱜ ᱦᱚᱪᱚᱣᱟᱭ ᱯᱮ ᱟᱨ ᱧᱮᱞ ᱟᱵᱚᱱ ᱢᱟᱲᱟᱝ ᱥᱮᱱ ᱡᱚᱛᱚ ᱦᱚᱲ ᱜᱮᱵᱚᱱ ᱜᱚᱲᱚ ᱟᱭᱟ ᱢᱟᱞᱚᱛᱤ ᱫᱤᱫᱤ ᱟᱨ ᱥᱟᱯᱳᱨᱴ ᱨᱮ ᱡᱚᱛᱚ ᱦᱚᱲ ᱜᱮᱵᱚᱱ ᱛᱟᱦᱮᱱᱟ ᱡᱮᱢᱚᱱ ᱟᱜᱟᱢ ᱫᱤᱱ ᱨᱮ ᱢᱟᱞᱚᱛᱤ ᱫᱤᱫᱤᱭᱟᱜ ᱠᱤ ᱟᱨ ᱵᱟᱝ ᱩᱱᱠᱩ ᱜᱤᱫᱽᱨᱟᱹ ᱦᱟᱜ ᱞᱟᱭᱤᱯᱷ ᱟᱞᱚ ᱱᱚᱥᱴᱚᱜ ᱠᱷᱟᱹᱛᱤᱨ ᱟᱵᱚᱣᱟᱜ ᱜᱚᱲᱚ ᱥᱚᱯᱚᱦᱚᱫ ᱱᱤᱦᱟᱹᱛᱤ ᱢᱟᱞᱚᱛᱤ ᱫᱤᱫᱤ ᱴᱷᱮᱱ ᱛᱟᱦᱮᱱ ᱛᱟᱵᱚᱱᱟ ᱟᱨ ᱡᱟᱦᱟᱸ ᱛᱤᱱᱟᱹᱜ ᱦᱚᱲ ᱱᱩᱭ ᱪᱮᱛᱟᱱ ᱨᱮ ᱵᱟᱹᱭᱨᱤ ᱯᱮ ᱛᱤᱸᱜᱩᱱ ᱠᱟᱱ ᱱᱩᱠᱩ ᱠᱚᱴᱷᱮᱱ ᱦᱚᱸ ᱤᱧᱟᱹᱜ ᱟᱨᱫᱟᱥ ᱛᱟᱦᱮᱱ ᱠᱟᱱᱟ ᱡᱮ ᱟᱯᱮ ᱡᱟᱦᱟᱸ ᱯᱮ ᱠᱟᱹᱢᱤ ᱠᱟᱱᱟ ᱱᱚᱣᱟ ᱠᱟᱹᱢᱤ ᱫᱚ ᱟᱹᱰᱤ ᱢᱟᱨᱟᱝ ᱵᱷᱩᱞ ᱯᱮ ᱠᱟᱹᱢᱤ ᱠᱟᱱᱟ ᱟᱯᱮ ᱛᱮ ᱟᱯᱮ ᱦᱚᱸ ᱩᱭᱦᱟᱹᱨᱚᱜ ᱯᱮ ᱪᱮᱫ ᱯᱮ ᱪᱤᱠᱟᱹᱜ ᱠᱟᱱᱟ ᱛᱚ ᱱᱚᱰᱮ ᱟᱨ ᱢᱤᱫᱴᱟᱝ ᱠᱟᱛᱷᱟ ᱨᱟᱠᱟᱵ ᱠᱟᱱᱟ ᱡᱮᱦᱮᱛᱩ ᱱᱩᱭ ᱟᱵᱚ ᱢᱟᱞᱚᱛᱤ ᱫᱤᱫᱤ ᱥᱚᱦᱚᱡᱳᱜᱤᱛᱟᱭ ᱢᱮᱱᱮᱜᱼᱟ ᱦᱤᱥᱟᱹ ᱤᱫᱤ ᱠᱟᱛᱮ ᱜᱮ ᱱᱚᱣᱟ ᱠᱚ ᱱᱚᱝᱠᱟᱜ ᱠᱟᱱᱟ ᱟᱨ ᱵᱟᱝ ᱟᱛᱳ ᱦᱚᱲ ᱦᱚᱸᱠᱚ ᱢᱮᱱᱮᱜᱼᱟ ᱡᱮ ᱟᱠᱚ ᱚᱱᱟ ᱯᱨᱟᱭᱢᱟᱨᱤ ᱤᱥᱠᱩᱞ ᱢᱟᱞᱚᱛᱤ ᱫᱤᱫᱤ ᱯᱟᱲᱦᱟᱣ ᱮᱫ ᱠᱚ ᱠᱷᱟᱹᱛᱤᱨ ᱯᱨᱟᱭᱢᱟᱨᱤ ᱤᱥᱠᱩᱞ ᱟᱜ ᱵᱚᱫᱽᱱᱟᱢᱚᱜ ᱠᱟᱱᱟ ᱛᱚ ᱵᱚᱭᱦᱟ ᱠᱚ ᱱᱚᱰᱮ ᱫᱚ ᱵᱚᱫᱽᱱᱟᱢ ᱦᱮᱡ ᱮᱱᱟ ᱚᱠᱟ ᱠᱷᱚᱱ ᱟᱯᱮ ᱜᱮ ᱞᱟᱹᱭ ᱛᱟᱵᱚᱱ ᱯᱮ ᱥᱠᱩᱞ ᱨᱮ ᱢᱤᱫᱴᱟᱝ ᱜᱤᱫᱽᱨᱟᱹ ᱩᱱᱤ ᱪᱷᱚᱴᱟ ᱠᱷᱚᱱ ᱱᱚᱴᱟ ᱦᱟᱹᱨᱤᱡ ᱮ ᱯᱟᱲᱦᱟᱣᱮᱫ ᱠᱚᱣᱟ ᱤᱱᱟᱹ ᱯᱚᱨᱮ ᱯᱨᱟᱭᱢᱟᱨᱤ ᱥᱠᱩᱞ ᱠᱚ ᱥᱮᱱᱚᱜ ᱠᱟᱱᱟ ᱮᱱᱠᱷᱟᱱ ᱵᱚᱫᱽᱱᱟᱢ ᱢᱮᱱᱟᱜᱼᱟ ᱚᱠᱟᱨᱮ ᱟᱨᱮ ᱵᱚᱭᱦᱟ ᱜᱤᱫᱽᱨᱟᱹ ᱫᱚ ᱡᱟᱦᱟᱸ ᱨᱮᱜᱮ ᱠᱚ ᱯᱟᱲᱦᱟᱜ ᱥᱮ ᱤᱱᱟᱹ ᱜᱮᱭᱟᱱ ᱤᱱᱟᱹ ᱥᱤᱠᱷᱤᱛ ᱟᱨ ᱤᱱᱟᱹ ᱚᱞ ᱯᱟᱲᱦᱟᱣ ᱜᱮᱠᱚ ᱥᱮᱬᱟᱭᱟᱠᱚ ᱢᱮᱱᱠᱷᱟᱱ ᱱᱚᱰᱮ ᱟᱵᱚ ᱵᱚᱱ ᱧᱮᱞ ᱞᱮᱠᱷᱟᱱ ᱱᱤᱛᱚᱜ ᱜᱚᱵᱷᱢᱮᱱᱴ ᱥᱠᱩᱞ ᱨᱮ ᱜᱤᱫᱽᱨᱟᱹ ᱪᱮᱫ ᱞᱮᱠᱟ ᱠᱚ ᱯᱟᱲᱦᱟᱜ ᱠᱟᱱᱟ ᱠᱤ ᱪᱮᱫ ᱞᱮᱠᱟ ᱠᱚ ᱯᱟᱲᱦᱟᱣᱮᱫ ᱠᱚᱣᱟ ᱢᱤᱫ ᱫᱤᱱ ᱜᱟᱱ ᱛᱮᱦᱚᱸ ᱚᱠᱚᱭ ᱦᱚᱸ ᱱᱚᱣᱟ ᱞᱟᱹᱜᱤᱫ ᱤᱱᱠᱩᱣᱟᱨᱤ ᱦᱚᱸ ᱵᱟᱵᱚᱱ ᱥᱮᱱ ᱠᱟᱱᱟ ᱥᱮ ᱜᱤᱫᱽᱨᱟᱹ ᱨᱮᱱ ᱜᱟᱨᱰᱤᱭᱟᱱ ᱦᱚᱸ ᱵᱟᱝ ᱠᱚ ᱥᱮᱱ ᱠᱟᱱᱟ ᱥᱮ ᱟᱨ ᱱᱚᱣᱟ ᱥᱠᱩᱞ ᱨᱮᱱ ᱡᱟᱦᱟᱸᱭ ᱠᱚᱠᱚ ᱛᱟᱦᱮᱱ ᱠᱟᱱᱟ ᱱᱚᱣᱟ ᱯᱨᱟᱭᱢᱟᱨᱤ ᱥᱠᱩᱞ ᱨᱮᱱ ᱡᱟᱦᱟᱸᱭ ᱠᱚ ᱥᱮᱠᱨᱮᱴᱟᱨᱤ ᱯᱨᱮᱥᱤᱰᱮᱱᱴ ᱱᱩᱠᱩ ᱦᱚᱸ ᱵᱟᱝ ᱠᱚ ᱥᱮᱱ ᱟᱠᱟᱱᱟ ᱡᱮ ᱯᱨᱚᱠᱩᱛᱚ ᱨᱮ ᱚᱱᱟ ᱤᱥᱠᱩᱞ ᱨᱮ ᱯᱟᱲᱦᱟᱣ ᱦᱩᱭᱩᱜ ᱠᱟᱱᱟ ᱥᱮ ᱵᱟᱝ ᱦᱩᱭᱩᱜ ᱠᱟᱱᱟ ᱱᱚᱣᱟ ᱠᱟᱛᱷᱟ ᱠᱷᱚᱡᱽ ᱛᱚᱞᱟᱥ ᱞᱟᱹᱜᱤᱫ ᱚᱠᱚᱭ ᱦᱚᱸ ᱵᱟᱝ ᱠᱚ ᱵᱮᱨᱮᱫ ᱟᱠᱟᱱᱟ ᱟᱨ ᱚᱠᱚᱭ ᱦᱚᱸ ᱢᱤᱫ ᱫᱤᱱ ᱜᱟᱱ ᱛᱮᱦᱚᱸ ᱵᱟᱝ ᱠᱚ ᱪᱟᱞᱟᱣ ᱟᱠᱟᱱᱟ ᱛᱚᱵᱮ ᱟᱵᱚ ᱵᱚᱱ ᱞᱟᱹᱭ ᱫᱟᱲᱮᱭᱟᱜ ᱠᱟᱱᱟ ᱱᱚᱰᱮ ᱪᱮᱫ ᱞᱮᱠᱟ ᱨᱮᱵᱚᱱ ᱞᱟᱹᱭ ᱫᱟᱲᱮᱭᱟᱜ ᱠᱟᱱᱟ ᱡᱮ ᱯᱨᱟᱭᱢᱟᱨᱤ ᱤᱥᱠᱩᱞ ᱢᱟᱞᱚᱛᱤ ᱫᱤᱫᱤ ᱯᱟᱲᱦᱟᱣᱮᱫ ᱠᱚ ᱠᱷᱟᱹᱛᱤᱨ ᱯᱨᱟᱭᱢᱟᱨᱤ ᱤᱥᱠᱩᱞ ᱢᱤᱫᱴᱟᱹᱝ ᱵᱚᱫᱽᱱᱟᱢᱚᱜ ᱠᱟᱱᱟ ᱢᱮᱱᱛᱮ ᱟᱯᱮ ᱛᱮ ᱟᱯᱮ ᱜᱮ ᱴᱷᱤᱠᱟᱹᱜ ᱯᱮ ᱢᱤᱫ ᱫᱤᱱ ᱜᱟᱱ ᱛᱮ ᱜᱤᱫᱽᱨᱟᱹ ᱠᱚᱦᱚᱸ ᱠᱩᱞᱤ ᱵᱩᱡᱷᱟᱹᱣ ᱠᱚᱯᱮ ᱡᱮ ᱯᱨᱟᱭᱢᱟᱨᱤ ᱤᱥᱠᱩᱞ ᱨᱮ ᱯᱟᱲᱦᱟᱣ ᱦᱩᱭᱩᱜ ᱠᱟᱱᱟ ᱥᱮ ᱵᱟᱝ ᱦᱩᱭᱩᱜ ᱠᱟᱱᱟ ᱜᱚᱴᱟ ᱤᱥᱠᱩᱞ ᱱᱚᱣᱟ ᱜᱚᱵᱷᱢᱮᱱᱴ ᱯᱨᱟᱭᱢᱟᱨᱤ ᱤᱥᱠᱩᱞ ᱤᱧᱤᱧ ᱧᱮᱞ ᱟᱠᱟᱫᱼᱟ ᱢᱮᱱᱠᱷᱟᱱ ᱢᱟᱹᱥᱴᱩᱨᱟᱜ ᱤᱪᱪᱷᱟᱹ ᱛᱮᱠᱚ ᱯᱟᱲᱦᱟᱣᱮᱫ ᱠᱚᱣᱟ ᱢᱟᱹᱥᱴᱩᱨ ᱥᱟᱲᱮ ᱮᱜᱟᱨᱚᱴᱟ ᱠᱷᱚᱱ ᱵᱟᱨᱚᱴᱟ ᱵᱷᱤᱛᱤᱨ ᱨᱮᱠᱚ ᱦᱤᱡᱩᱜᱼᱟ ᱢᱳᱵᱟᱭᱤᱞ ᱠᱚ ᱩᱰᱩᱠ ᱛᱟᱠᱚᱣᱟ ᱟᱨ ᱴᱮᱵᱤᱞ ᱨᱮ ᱫᱩᱲᱩᱵ ᱠᱟᱛᱮᱫ ᱢᱳᱵᱟᱭᱤᱞ ᱠᱚ ᱩᱭᱩᱝ ᱛᱟᱠᱚᱣᱟ ᱜᱤᱫᱽᱨᱟᱹ ᱚᱠᱟ ᱥᱮᱱ ᱥᱮ ᱢᱟᱹᱥᱴᱩᱨ ᱚᱠᱟ ᱥᱮᱱ ᱱᱚᱣᱟ ᱨᱮᱱᱟᱜ ᱪᱮᱫ ᱴᱷᱤᱠ ᱴᱷᱤᱠᱟᱹᱱ ᱜᱮ ᱵᱟᱹᱱᱩᱜ ᱟᱱᱟ ᱥᱟᱹᱨᱤᱜᱮ ᱵᱚᱭᱦᱟ ᱠᱚ ᱟᱯᱮ ᱦᱚᱸᱯᱮ ᱧᱮᱞ ᱟᱠᱟᱫ ᱜᱮ ᱛᱟᱵᱚᱱᱟ ᱤᱥᱠᱩᱞ ᱨᱮ ᱯᱟᱲᱦᱟᱣ ᱪᱮᱫ ᱞᱮᱠᱟ ᱦᱩᱭᱩᱜ ᱠᱟᱱᱟ ᱡᱟᱦᱟᱸ ᱛᱤᱥ ᱠᱷᱚᱱ ᱟᱵᱚ ᱱᱚᱣᱟ ᱫᱚᱱᱰᱚ ᱢᱩᱠᱛᱚ ᱚᱧᱪᱚᱞ ᱟᱠᱟᱱᱟ ᱤᱱᱟᱹ ᱦᱤᱞᱳᱜ ᱠᱷᱚᱱ ᱱᱩᱠᱩ ᱜᱤᱫᱽᱨᱟᱹ ᱡᱚᱛᱚ ᱵᱚᱦᱚᱜ ᱯᱩᱨᱟᱹ ᱠᱷᱟᱨᱟᱯ ᱩᱛᱟᱹᱨ ᱟᱠᱟᱱ ᱛᱟᱠᱚᱣᱟ ᱟᱨ ᱚᱞ ᱯᱟᱲᱦᱟᱣ ᱩᱛᱟᱹᱨ ᱜᱮ ᱵᱟᱝ ᱦᱩᱭᱩᱜ ᱠᱟᱱᱟ ᱤᱥᱠᱩᱞ ᱨᱮ ᱢᱮᱱᱠᱷᱟᱱ ᱱᱚᱝᱠᱟᱱ ᱚᱠᱛᱚ ᱨᱮ ᱱᱚᱝᱠᱟᱱ ᱥᱚᱢᱚᱭ ᱨᱮ ᱛᱮᱦᱮᱧ ᱢᱟᱬᱚᱛᱤ ᱫᱤᱫᱤ ᱟᱵᱚ ᱢᱤᱫᱴᱟᱹᱝ ᱵᱚᱸᱜᱟ ᱞᱮᱠᱟᱭ ᱯᱷᱩᱨᱜᱟᱹᱞ ᱩᱰᱩᱠ ᱟᱠᱟᱱᱟ ᱩᱱᱤ ᱴᱷᱮᱱ ᱛᱮᱦᱮᱧ ᱵᱟᱝ ᱵᱷᱮᱡᱟ ᱠᱟᱛᱮ ᱟᱵᱚ ᱛᱮᱦᱮᱧ ᱦᱚᱲᱟᱜ ᱤᱫᱤ ᱦᱚᱲᱟᱜ ᱥᱤᱠᱷᱟᱹᱣ ᱛᱮ ᱪᱟᱞᱟᱣ ᱠᱟᱛᱮ ᱟᱵᱚ ᱨᱮᱱ ᱜᱤᱫᱽᱨᱟᱹ ᱵᱚᱱ ᱫᱚᱢᱚᱱᱮᱫ ᱢᱮᱱᱠᱷᱟᱱ ᱱᱚᱣᱟ ᱫᱚ ᱟᱵᱚᱣᱟᱜ ᱱᱚᱥᱴᱚᱜ ᱠᱟᱱᱟ ᱟᱹᱰᱤ ᱜᱟᱱ ᱵᱚᱭᱦᱟ ᱠᱚ ᱡᱮᱞᱮᱧ ᱡᱮᱞᱮᱧ ᱟᱛᱳ ᱨᱮᱱ ᱡᱟᱦᱟᱸ ᱜᱮ ᱵᱟᱵᱟ ᱠᱚ ᱢᱮᱱᱟᱜ ᱟᱠᱟᱫ ᱯᱮ ᱛᱟᱵᱚᱱ ᱟᱯᱮ ᱩᱭᱦᱟᱹᱨ ᱯᱮ ᱢᱤᱫ ᱡᱚᱠᱷᱟ ᱜᱤᱫᱽᱨᱟᱹ ᱦᱟᱸᱜ ᱵᱷᱚᱵᱤᱥᱥᱚᱛ ᱩᱭᱦᱟᱹᱨ ᱯᱮ ᱡᱟᱦᱟᱸ ᱞᱮᱠᱟ ᱚᱱᱟ ᱡᱮᱞᱮᱧ ᱡᱮᱞᱮᱧ ᱟᱛᱳ ᱨᱮ ᱢᱩᱨᱠᱷᱚ ᱦᱚᱲ ᱠᱚ ᱛᱟᱦᱮᱸ ᱞᱮᱱᱟ ᱢᱟᱬᱚᱛᱤ ᱫᱤᱫᱤ ᱦᱮᱡ ᱠᱟᱛᱮ ᱛᱮᱦᱮᱧ ᱚᱱᱟ ᱤᱥᱠᱩᱞ ᱯᱮ ᱵᱮᱨᱮᱫ ᱟᱠᱟᱫ ᱜᱮᱭᱟ ᱛᱟᱵᱚᱱᱟ ᱛᱚ ᱵᱷᱟᱹᱜᱤᱭᱟᱜ ᱜᱮᱯᱮ ᱠᱟᱹᱢᱤ ᱟᱠᱟᱫ ᱜᱮ ᱛᱟᱦᱮᱸᱫ ᱢᱮᱱᱠᱷᱟᱱ ᱛᱮᱦᱮᱧ ᱚᱱᱟ ᱤᱥᱠᱩᱞ ᱟᱛᱨᱟ ᱨᱮᱯᱮ ᱨᱟᱹᱯᱩᱫᱮᱜᱼᱟ ᱪᱮᱫᱟᱜ ᱦᱚᱲᱟᱜ ᱠᱟᱛᱷᱟ ᱤᱫᱤ ᱠᱟᱛᱮ ᱨᱟᱹᱯᱩᱫᱮᱜᱼᱟ ᱯᱮ ᱪᱮᱫᱟᱜ ᱟᱨᱮ ᱦᱚᱲ ᱫᱚ ᱢᱤᱫ ᱱᱚᱰᱮ ᱜᱮ ᱟᱹᱭᱩᱨ ᱢᱮᱭᱟᱭ ᱤᱱᱟᱹ ᱯᱚᱨᱮᱭ ᱫᱟᱹᱲ ᱵᱟᱹᱜᱤᱭᱟᱢᱟ ᱡᱷᱟᱹᱞ ᱠᱷᱚᱱᱮ ᱠᱚᱭᱚᱜ ᱢᱮᱭᱟ ᱱᱩᱭ ᱦᱚᱲ ᱪᱮᱫ ᱮ ᱪᱤᱠᱟᱹᱭᱮᱫᱟ ᱟᱵᱚ ᱪᱮᱛᱟᱱ ᱨᱮ ᱩᱭᱦᱟᱹᱨ ᱵᱷᱟᱵᱽᱱᱟ ᱟᱹᱰᱤ ᱜᱟᱹᱦᱤᱨ ᱛᱮ ᱦᱩᱭ ᱟᱵᱚᱱᱟ ᱜᱤᱫᱽᱨᱟᱹ ᱦᱟᱜ ᱵᱷᱚᱵᱤᱥᱥᱚᱛ ᱪᱤᱱᱛᱟᱹ ᱞᱟᱹᱜᱤᱫ ᱠᱷᱟᱱ ᱟᱨ ᱵᱟᱝᱠᱷᱟᱱ ᱟᱵᱚ ᱞᱮᱠᱟ ᱜᱮᱵᱚᱱ ᱵᱮᱱᱟᱣ ᱠᱚᱣᱟ ᱜᱤᱫᱽᱨᱟᱹ ᱢᱟᱲᱟᱝ ᱥᱮᱫ ᱛᱤᱥ ᱦᱚᱸ ᱵᱟᱝ ᱠᱚ ᱞᱟᱦᱟ ᱫᱟᱲᱮᱭᱟᱜᱼᱟ ᱱᱚᱝᱠᱟ ᱜᱮ ᱫᱤᱱ ᱥᱟᱨᱟ ᱦᱚᱲ ᱴᱷᱮᱱ ᱟᱹᱭᱩᱨ ᱦᱚᱪᱚᱜ ᱜᱮᱠᱚ ᱜᱟᱱᱚᱜᱼᱟ ᱢᱮᱱᱠᱷᱟᱱ ᱟᱠᱚ ᱫᱚ ᱦᱚᱲ ᱵᱟᱝ ᱠᱚ ᱟᱹᱭᱩᱨ ᱫᱟᱲᱮᱭᱟᱠᱚᱣᱟ ᱡᱟᱦᱟᱸ ᱛᱤᱱᱟᱹᱜ ᱜᱮ ᱦᱚᱲ ᱫᱚᱠᱚ ᱢᱮᱱ ᱦᱚᱪᱚᱱᱚᱜ ᱢᱟᱞᱚᱛᱤ ᱫᱤᱫᱤ ᱤᱧ ᱯᱟᱦᱴᱟ ᱠᱷᱚᱱ ᱟᱢ ᱴᱷᱮᱱ ᱱᱤᱱᱟᱹᱝ ᱟᱸᱥ ᱤᱧ ᱫᱚᱦᱚᱭᱮᱜᱼᱟ ᱦᱚᱲᱟᱜ ᱢᱮᱱ ᱛᱮᱫᱚ ᱟᱢ ᱟᱞᱚᱢ ᱪᱚᱢᱠᱟᱜ ᱥᱮ ᱟᱞᱚᱢ ᱫᱷᱚᱢᱠᱟᱜᱼᱟ ᱟᱢᱟᱜ ᱠᱟᱹᱢᱤ ᱞᱟᱦᱟ ᱥᱮᱱ ᱜᱮ ᱤᱫᱤ ᱛᱟᱢ ᱟᱢ ᱨᱮᱱ ᱥᱟᱯᱳᱴᱟᱨ ᱦᱚᱲ ᱫᱚ ᱟᱹᱰᱤ ᱜᱟᱱ ᱜᱮ ᱢᱮᱱᱟᱜ ᱠᱚᱣᱟ ᱟᱨ ᱦᱚᱲ ᱫᱚ ᱡᱚᱛᱚᱣᱟᱜ ᱜᱮᱠᱚ ᱢᱮᱱᱟ ᱦᱚᱲᱟᱜ ᱢᱤᱫᱴᱟᱹᱝ ᱦᱚᱲᱟᱜ ᱢᱤᱫᱴᱟᱹᱝ ᱨᱟᱹᱯᱩᱫ ᱞᱟᱹᱜᱤᱫ ᱥᱚᱝᱥᱟᱨ ᱨᱟᱹᱯᱩᱫ ᱞᱟᱹᱜᱤᱫ ᱠᱤ ᱟᱨ ᱵᱟᱝ ᱡᱟᱦᱟᱱᱟᱜ ᱠᱷᱚᱛᱤ ᱞᱟᱹᱜᱤᱫ ᱦᱚᱲ ᱟᱹᱰᱤ ᱨᱚᱠᱚᱢ ᱠᱚ ᱢᱮᱱᱟᱠᱚ ᱢᱮᱱᱠᱷᱟᱱ ᱢᱤᱫ ᱴᱟᱠᱟ ᱯᱩᱭᱥᱟᱹ ᱠᱷᱟᱹᱛᱤᱨ ᱠᱤ ᱢᱤᱫ ᱜᱤᱞᱟᱹᱥ ᱯᱟᱹᱣᱨᱟᱹ ᱛᱮ ᱟᱨ ᱢᱤᱫ ᱦᱚᱲ ᱯᱟᱜᱽᱞᱟᱢ ᱵᱮᱱᱟᱣ ᱞᱟᱹᱜᱤᱫ ᱱᱚᱣᱟ ᱫᱚ ᱥᱚᱢᱚᱭ ᱫᱚ ᱟᱹᱰᱤ ᱜᱷᱟᱹᱲᱤᱡ ᱫᱚ ᱵᱟᱝ ᱞᱟᱜᱟᱜᱼᱟ ᱢᱤᱫ ᱱᱚᱰᱮ ᱜᱮ ᱢᱮᱱᱠᱷᱟᱱ ᱚᱱᱟ ᱱᱤᱥᱟᱹ ᱵᱷᱳᱨ ᱜᱮ ᱩᱱᱤ ᱯᱟᱹᱣᱨᱟᱹ ᱵᱷᱳᱨ ᱜᱮᱭ ᱠᱟᱹᱢᱤᱭᱟ ᱢᱮᱱᱠᱷᱟᱱ ᱯᱟᱹᱣᱨᱟᱹ ᱪᱟᱵᱟ ᱞᱮᱱ ᱛᱟᱭ ᱠᱷᱟᱱ ᱦᱚᱲᱢᱚ ᱨᱮᱱᱟᱜ ᱱᱤᱥᱟᱹ ᱪᱟᱵᱟ ᱞᱮᱱ ᱛᱟᱭ ᱠᱷᱟᱱ ᱩᱱ ᱡᱚᱠᱷᱚᱡ ᱮ ᱠᱚᱭᱚᱜᱟ ᱚᱠᱟᱭᱮᱱᱟᱭ ᱤᱧᱤᱡ ᱴᱷᱤᱠ ᱚᱱᱠᱟᱱ ᱠᱟᱛᱷᱟ ᱜᱮ ᱛᱚ ᱵᱚᱭᱦᱟ ᱠᱚ ᱱᱚᱣᱟ ᱵᱷᱤᱰᱭᱳ ᱫᱚ ᱦᱟᱸᱜ ᱱᱚᱰᱮ ᱜᱤᱧ ᱢᱩᱪᱟᱹᱫᱮᱜ ᱛᱟᱵᱚᱱᱟ ᱪᱤᱠᱟᱛᱮ ᱪᱮᱫ ᱞᱮᱠᱟ ᱯᱮ ᱵᱩᱡᱷᱟᱹᱣ ᱠᱮᱜ ᱛᱟᱵᱚᱱᱟ ᱟᱯᱮᱭᱟᱜ ᱢᱚᱛᱟᱢᱚᱛ ᱱᱤᱦᱟᱹᱛ ᱤᱧᱟᱹᱜ ᱠᱚᱢᱮᱱᱴ ᱵᱚᱠᱥ ᱨᱮᱯᱮ ᱮᱢ ᱛᱟᱵᱚᱱᱟ ᱟᱨ ᱱᱚᱣᱟ ᱵᱷᱤᱰᱭᱳ ᱠᱚᱨᱮ ᱡᱩᱫᱤ ᱜᱟᱹᱞᱛᱤ ᱜᱤᱧ ᱨᱚᱲ ᱠᱟᱜ ᱠᱷᱟᱱ ᱤᱠᱟᱹ ᱠᱟᱹᱧᱟ ᱯᱮ ᱢᱟ ᱛᱚᱵᱮ ᱱᱚᱣᱟ ᱵᱷᱤᱰᱭᱳ ᱱᱚᱰᱮ ᱜᱤᱧ ᱢᱩᱪᱟᱹᱫᱮᱜᱼᱟ ᱥᱟᱱᱟᱢ ᱠᱚ ᱤᱧ ᱯᱟᱦᱴᱟ ᱠᱷᱚᱱ ᱜᱚᱰ ᱟᱨ ᱡᱚᱦᱟᱨ